ᱤᱧ ᱜᱮ ᱛᱩᱞᱥᱤᱫᱟᱥ ᱥᱚᱨᱮᱱ ᱟᱹᱰᱤ ᱦᱚᱲ ᱜᱮ ᱦᱟᱹᱨᱭᱟᱹᱲ ᱥᱚᱨᱮᱱ ᱢᱮᱱᱛᱮ ᱵᱚ ᱵᱟᱰᱟᱭᱤᱧ ᱛᱟᱵᱚᱱᱟ ᱤᱧᱟᱹᱜ ᱟᱹᱛᱩ ᱫᱚ ᱦᱩᱭᱩᱜ ᱠᱟᱱᱟ ᱪᱷᱚᱞᱟ ᱜᱚᱰᱟ ᱯᱳᱥᱴ ᱥᱩᱯᱩᱨᱰᱤ ᱛᱷᱟᱱᱟ ᱵᱚᱞᱚᱨᱟᱢᱯᱩᱨ ᱡᱮᱞᱟ ᱯᱩᱨᱩᱞᱤᱭᱟᱹ ᱵᱮᱝᱜᱚᱞ ᱫᱤᱥᱚᱢ ᱢᱟ ᱮᱱᱠᱷᱟᱱ ᱤᱧ ᱱᱚᱣᱟ ᱪᱮᱞᱮᱧᱡᱽ ᱤᱧ ᱟᱲᱟᱜ ᱮᱫᱟ ᱱᱚᱣᱟ ᱜᱮ ᱟᱸᱡᱚᱢ ᱛᱟᱹᱧ ᱯᱮ ᱢᱟ ᱦᱤᱱᱫᱩ ᱥᱚᱱᱟᱛᱚᱱ ᱫᱷᱚᱨᱚᱢ ᱨᱤᱱᱤᱡ ᱫᱮᱵ ᱫᱮᱵᱤ ᱠᱚᱛᱮ ᱥᱟᱹᱫᱷᱩ ᱨᱟᱢᱪᱟᱸᱫᱽ ᱢᱩᱨᱢᱩ ᱚᱨᱥᱚᱝ ᱞᱮᱱᱟ ᱟᱨ ᱱᱤᱛᱚᱜ ᱱᱚᱣᱟ ᱥᱚᱥᱚᱱᱟᱜ ᱡᱩᱜᱽ ᱨᱮ ᱦᱤᱱᱫᱩ ᱥᱚᱱᱟᱛᱚᱱ ᱨᱤᱱᱤᱡ ᱫᱮᱵ ᱫᱮᱵᱤ ᱠᱚᱛᱮ ᱥᱚᱢᱟᱭ ᱠᱤᱥᱠᱩᱭ ᱚᱨᱥᱚᱝ ᱟᱠᱟᱱᱟ ᱡᱟᱦᱟᱸᱭ ᱫᱚ ᱥᱟᱹᱨᱤ ᱫᱷᱚᱨᱚᱢ ᱜᱩᱨᱩ ᱵᱟᱵᱟ ᱠᱚ ᱢᱮᱛᱟᱭ ᱠᱟᱱᱟ ᱤᱧ ᱪᱮᱞᱮᱧᱡᱽ ᱤᱧ ᱟᱲᱟᱜ ᱠᱮᱫᱟ ᱡᱩᱫᱤ ᱵᱟᱝ ᱠᱚ ᱚᱨᱥᱚᱝ ᱟᱠᱟᱱᱟ ᱥᱮ ᱥᱚᱢᱟᱭ ᱠᱤᱥᱠᱩ ᱵᱟᱭ ᱚᱨᱥᱚᱝ ᱟᱠᱟᱱᱟ ᱤᱱᱟᱹᱠᱷᱟᱱ ᱟᱡ ᱮ ᱩᱫᱩᱜ ᱢᱟ ᱡᱮ ᱟᱡᱟᱜ ᱯᱩᱛᱷᱤ ᱨᱮ ᱢᱤᱫᱴᱟᱝ ᱪᱷᱟᱹᱛᱤᱠ ᱵᱚᱸᱜᱟ ᱵᱟᱹᱱᱩᱜ ᱠᱚᱣᱟ ᱢᱮᱱᱛᱮ ᱟᱨ ᱡᱩᱫᱤ ᱩᱫᱩᱜ ᱫᱟᱲᱮᱭᱟᱜᱼᱟ ᱵᱟᱹᱱᱩᱜ ᱠᱚᱣᱟ ᱟᱡᱟᱜ ᱯᱩᱛᱷᱤ ᱨᱮ ᱥᱮ ᱱᱚᱣᱟ ᱫᱷᱚᱨᱚᱢ ᱯᱩᱛᱷᱤ ᱡᱟᱦᱟᱸ ᱠᱚ ᱢᱮᱛᱟᱜ ᱠᱟᱱ ᱡᱚᱢ ᱥᱤᱢ ᱵᱤᱱᱛᱤ ᱚᱱᱟ ᱡᱚᱢ ᱥᱤᱢ ᱵᱤᱱᱛᱤ ᱨᱮ ᱡᱩᱫᱤ ᱩᱫᱩᱜ ᱫᱟᱲᱮᱭᱟᱜᱼᱟ ᱪᱷᱟᱹᱛᱤᱠ ᱠᱚᱱᱮ ᱵᱚᱸᱜᱟ ᱠᱚᱣᱟᱜ ᱠᱟᱛᱷᱟ ᱜᱟᱵᱟᱱ ᱵᱟᱹᱱᱩᱜᱼᱟ ᱤᱱᱟᱹ ᱠᱷᱟᱱ ᱩᱱᱤ ᱤᱧ ᱥᱟᱹᱴ ᱞᱟᱠᱷ ᱴᱟᱠᱟᱧ ᱮᱢᱟᱭᱟ ᱟᱨ ᱡᱩᱫᱤ ᱤᱧᱤᱧ ᱩᱫᱩᱜ ᱫᱟᱲᱮᱭᱟᱜᱼᱟ ᱡᱮ ᱪᱷᱟᱹᱛᱤᱠ ᱠᱚᱱᱤᱡ ᱵᱚᱸᱜᱟ ᱵᱩᱨᱩ ᱥᱮ ᱱᱩᱠᱩ ᱥᱚᱱᱟᱛᱚᱱ ᱫᱷᱚᱨᱢ ᱥᱮ ᱦᱤᱱᱫᱩ ᱫᱷᱚᱨᱢ ᱵᱚᱸᱜᱟ ᱵᱩᱨᱩ ᱢᱮᱱᱟᱜ ᱠᱚᱣᱟ ᱱᱚᱣᱟ ᱡᱚᱢ ᱥᱤᱢ ᱵᱤᱱᱛᱤ ᱨᱮ ᱥᱮ ᱥᱟᱹᱨᱤ ᱫᱷᱚᱨᱚᱢ ᱜᱨᱚᱱᱛᱷᱚ ᱨᱮ ᱮᱸᱰᱮᱠᱷᱟᱱ ᱥᱚᱢᱟᱭ ᱠᱤᱥᱠᱩ ᱤᱧ ᱥᱟᱴ ᱞᱟᱠᱷ ᱴᱟᱠᱟᱭ ᱤᱢᱟᱹᱧ ᱢᱟ ᱵᱚᱥ ᱱᱚᱣᱟ ᱪᱮᱞᱮᱧᱡᱽ ᱟᱡ ᱮᱯᱥᱮᱴ ᱢᱟ ᱟᱨᱮ ᱞᱟᱲᱟᱜ ᱢᱟ ᱤᱧ ᱥᱟᱶ ᱰᱤᱵᱮᱴ ᱨᱮ ᱦᱤᱡᱩᱜ ᱢᱟ ᱥᱚᱢᱟᱭ ᱠᱤᱥᱠᱩ ᱟᱨ ᱡᱩᱫᱤ ᱵᱟᱭ ᱮᱯᱥᱮᱴ ᱫᱟᱲᱮᱭᱟᱜᱼᱟ ᱤᱧᱟᱹᱜ ᱪᱮᱞᱮᱧᱡᱽ ᱛᱟᱦᱚᱞᱮ ᱠᱷᱟᱱ ᱵᱟᱰᱟᱭ ᱠᱟᱜ ᱢᱮ ᱮᱠᱫᱚᱢ ᱯᱟᱠᱠᱟ ᱥᱟᱹᱨᱤ ᱫᱷᱚᱨᱚᱢ ᱫᱚ ᱦᱤᱱᱫᱩ ᱥᱚᱱᱟᱛᱚᱱ ᱠᱷᱚᱱᱟᱜ ᱚᱨᱥᱚᱝ ᱟᱠᱟᱱᱟ ᱟᱨ ᱚᱱᱟ ᱨᱮᱱᱟᱜ ᱪᱟᱸᱜᱟ ᱠᱟᱱ ᱜᱮᱭᱟ ᱱᱚᱣᱟᱭ ᱦᱮᱸ ᱦᱩᱢᱟᱹᱱ ᱠᱟᱜ ᱢᱟ